ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞ ᱮᱫᱼᱟ ᱮᱱᱮᱡ ᱥᱮᱨᱮᱧ ᱭᱩᱴᱭᱩᱵᱽ ᱪᱮᱱᱮᱞ ᱛᱚ ᱛᱮᱦᱮᱧ ᱫᱚᱧ ᱞᱟᱹᱭ ᱟᱯᱮᱭᱟ ᱡᱮ ᱯᱷᱨᱤ ᱯᱷᱟᱭᱟᱨ ᱨᱮᱱᱟᱜ ᱥᱴᱟᱭᱤᱞ ᱱᱟᱢ ᱪᱤᱠᱟᱹ ᱛᱮᱵᱚᱱ ᱚᱞᱟ ᱟᱯᱮ ᱫᱚ ᱡᱟᱹᱱᱤᱡ ᱜᱩᱜᱩᱞ ᱨᱮ ᱥᱟᱨᱪ ᱠᱟᱛᱮ ᱧᱩᱛᱩᱢ ᱯᱮ ᱯᱟᱸᱡᱟᱣ ᱠᱟᱫᱟ ᱚᱱᱟ ᱦᱚᱸ ᱵᱮᱥ ᱜᱮᱭᱟ ᱛᱚ ᱛᱮᱦᱮᱧ ᱫᱚ ᱢᱤᱫᱴᱮᱱ ᱮᱯᱥ ᱛᱟᱞᱟ ᱛᱮᱧ ᱞᱟᱹᱭ ᱟᱯᱮᱭᱟ ᱮᱯᱥ ᱡᱩᱫᱤ ᱟᱯᱮ ᱯᱞᱮ ᱥᱴᱳᱨ ᱨᱮᱯᱮ ᱥᱟᱨᱪ ᱠᱟᱫᱟ ᱚᱱᱟ ᱦᱚᱸ ᱥᱴᱟᱭᱤᱞᱤᱥ ᱴᱮᱠᱥ ᱧᱩᱛᱩᱢᱟᱱ ᱯᱮ ᱥᱟᱨᱪ ᱠᱟᱫᱟ ᱡᱟᱹᱱᱤᱡ ᱛᱚ ᱤᱧ ᱡᱟᱦᱟᱸ ᱛᱮᱦᱮᱧ ᱤᱧ ᱞᱟᱹᱭ ᱟᱯᱮᱭᱟ ᱚᱱᱟ ᱧᱮᱞ ᱯᱮ ᱟᱨ ᱪᱮᱫ ᱞᱮᱠᱟ ᱦᱩᱭᱩᱜᱼᱟ ᱚᱱᱟ ᱦᱚᱸ ᱢᱟᱱᱮ ᱵᱟᱲᱟᱭ ᱦᱚᱪᱚᱧ ᱯᱮ ᱧᱮᱞ ᱯᱮ ᱥᱴᱟᱭᱤᱞ ᱥᱴᱮᱡᱽ ᱪᱮᱫ ᱞᱮᱠᱟ ᱦᱩᱭᱩᱜᱼᱟ ᱪᱮᱧᱡᱽ ᱞᱤᱝ ᱠᱤᱵᱳᱨᱰ ᱥᱴᱟᱭᱤᱞᱤᱥ ᱴᱮᱠᱥᱴ ᱟᱯᱮ ᱫᱚᱯᱮ ᱱᱤᱭᱟᱹ ᱯᱮ ᱤᱭᱩᱡᱽ ᱠᱟᱫᱟ ᱡᱟᱹᱱᱤᱡ ᱛᱚ ᱱᱚᱣᱟ ᱫᱚ ᱵᱟᱝ ᱠᱟᱱᱟ ᱤᱧ ᱡᱟᱦᱟᱸᱧ ᱞᱟᱹᱭᱟᱯᱮ ᱠᱟᱱᱟ ᱚᱱᱟ ᱨᱮᱱᱟᱜ ᱧᱩᱛᱩᱢ ᱫᱚ ᱦᱩᱭᱩᱜ ᱠᱟᱱᱟ ᱴᱮᱠᱥᱴ ᱯᱷᱚᱱᱴ ᱡᱮᱱᱟᱨᱮᱴᱟᱨ ᱴᱮᱠᱥᱴ ᱯᱷᱚᱱᱴ ᱡᱮᱱᱟᱨᱮᱴᱟᱨ ᱧᱩᱛᱩᱢᱟᱱ ᱮᱯᱥ ᱱᱚᱜᱼᱚᱭ ᱱᱤᱝᱠᱟᱹ ᱱᱚᱣᱟ ᱯᱮ ᱤᱱᱥᱴᱚᱞᱟ ᱤᱱᱥᱴᱚᱞ ᱠᱟᱛᱮᱫ ᱳᱯᱮᱱ ᱞᱟᱜᱟᱣ ᱵᱚᱱᱟ ᱳᱯᱮᱱ ᱠᱟᱛᱮᱫ ᱜᱮᱴ ᱥᱴᱟᱨᱴ ᱨᱮ ᱠᱞᱤᱠ ᱠᱟᱛᱮᱫ ᱟᱵᱚ ᱧᱮᱞ ᱯᱮ ᱥᱤᱢᱵᱚᱞ ᱡᱟᱦᱟᱸ ᱛᱟᱞᱟ ᱨᱮᱱᱟᱜ ᱟᱭᱠᱚᱱ ᱱᱚᱜᱼᱚᱭ ᱱᱚᱣᱟ ᱱᱚᱣᱟ ᱥᱤᱢᱵᱚᱞ ᱱᱚᱰᱮ ᱠᱞᱤᱠ ᱞᱟᱜᱟᱣ ᱵᱚᱱᱟ ᱛᱚᱵᱮ ᱠᱷᱟᱡ ᱜᱮ ᱧᱮᱞ ᱛᱟᱯᱮ ᱛᱤᱱᱟᱹᱜ ᱢᱚᱡᱽ ᱢᱚᱡᱽ ᱱᱚᱣᱟ ᱠᱚ ᱱᱤᱭᱟᱹ ᱜᱮ ᱧᱩᱛᱩᱢ ᱠᱚ ᱚᱞᱟ ᱞᱟᱦᱟ ᱨᱮᱠᱚ ᱫᱚᱦᱚᱭᱟ ᱛᱟᱭᱚᱢ ᱨᱮᱠᱚ ᱫᱚᱦᱚᱭᱟ ᱛᱚ ᱟᱯᱮ ᱡᱟᱦᱟᱸ ᱯᱮ ᱠᱩᱥᱤᱭᱟᱜᱼᱟ ᱚᱱᱟ ᱨᱮᱯᱮ ᱴᱮᱯᱟ ᱥᱟᱵ ᱠᱟᱜ ᱢᱮ ᱤᱧ ᱱᱚᱣᱟ ᱨᱮᱧ ᱴᱮᱯ ᱠᱮᱫᱟ ᱛᱟᱨᱯᱚᱨ ᱚᱸᱰᱮ ᱧᱩᱛᱩᱢ ᱟᱵᱚ ᱵᱟᱝᱞᱟ ᱤᱝᱞᱤᱥ ᱛᱮ ᱚᱞ ᱞᱟᱜᱟᱣ ᱵᱚᱱᱟ ᱥᱟᱵ ᱠᱟᱜ ᱯᱮ ᱤᱧ ᱚᱞᱫᱟ ᱨᱟᱦᱩᱞ ᱟᱨ ᱤᱭᱩ ᱮ ᱨᱟᱦᱩᱞ ᱛᱟᱨ ᱥᱤᱢᱵᱚᱞ ᱚᱠᱟᱴᱟᱜ ᱡᱩᱫᱤ ᱱᱚᱣᱟᱧ ᱠᱩᱥᱤ ᱠᱟᱫᱟ ᱱᱚᱣᱟ ᱱᱚᱣᱟᱧ ᱠᱞᱤᱠ ᱠᱮᱫᱟ ᱛᱟᱨᱯᱚᱨ ᱚᱠᱟᱨᱮ ᱡᱩᱫᱤ ᱞᱮᱸᱜᱟ ᱨᱮ ᱛᱟᱦᱚᱞᱮ ᱞᱮᱯᱷᱴ ᱨᱮ ᱟᱨ ᱡᱩᱫᱤ ᱟᱨ ᱢᱤᱫ ᱫᱷᱟᱣ ᱠᱞᱤᱠ ᱠᱟᱛᱮ ᱨᱟᱭᱤᱴ ᱨᱮ ᱱᱤᱝᱠᱟᱹ ᱠᱟᱛᱮ ᱟᱵᱚ ᱵᱚᱱ ᱚᱞ ᱫᱟᱲᱮᱭᱟᱜᱼᱟ ᱟᱨᱚ ᱱᱚᱝᱠᱟ ᱞᱟᱛᱟᱨ ᱥᱮᱫ ᱟᱹᱰᱤ ᱟᱭᱢᱟ ᱜᱮ ᱦᱮᱱᱟᱜᱼᱟ ᱚᱸᱰᱮ ᱠᱷᱚᱡ ᱥᱤᱞᱮᱠᱴ ᱠᱟᱛᱮ ᱡᱟᱦᱟᱸ ᱟᱯᱮ ᱯᱮ ᱠᱩᱥᱤᱭᱟᱜᱼᱟ ᱚᱱᱠᱟ ᱞᱮᱯᱷᱴ ᱨᱟᱭᱤᱴ ᱨᱮ ᱚᱞ ᱠᱟᱛᱮ ᱯᱮ ᱫᱚᱦᱚ ᱫᱟᱲᱮᱭᱟᱜᱼᱟ ᱛᱚ ᱪᱚᱞᱚ ᱞᱟᱛᱟᱨ ᱥᱮᱫ ᱵᱚᱱ ᱧᱮᱞ ᱞᱮᱜᱮ ᱟᱨᱚ ᱧᱮᱞ ᱫᱟᱯᱮ ᱟᱹᱰᱤ ᱟᱭᱢᱟ ᱜᱮ ᱢᱮᱱᱟᱜᱼᱟ ᱛᱚ ᱱᱚᱣᱟ ᱠᱚ ᱵᱮᱵᱚᱦᱟᱨ ᱠᱟᱛᱮ ᱟᱯᱮ ᱥᱴᱟᱭᱤᱞ ᱧᱩᱛᱩᱢ ᱯᱮ ᱫᱚᱦᱚ ᱫᱟᱲᱮᱭᱟᱜᱼᱟ ᱧᱮᱞ ᱯᱮ ᱱᱚᱣᱟᱧ ᱥᱤᱞᱮᱠᱴ ᱠᱮᱫᱟ ᱞᱮᱯᱷᱴ ᱨᱮ ᱢᱤᱫ ᱫᱷᱟᱣ ᱤᱧ ᱮᱢᱟᱣ ᱟᱫᱟ ᱟᱨ ᱥᱤᱞᱮᱠᱴ ᱠᱟᱛᱮᱫ ᱨᱟᱭᱤᱴ ᱨᱮ ᱢᱤᱫ ᱫᱷᱟᱣ ᱤᱧ ᱮᱢᱟᱣ ᱟᱫᱟ ᱧᱮᱞ ᱫᱟᱯᱮ ᱪᱮᱫ ᱞᱮᱠᱟ ᱚᱞᱚᱜ ᱠᱟᱱᱟ ᱟᱹᱰᱤ ᱢᱚᱡᱽ ᱜᱮ ᱚᱞᱚᱜ ᱠᱟᱱᱟ ᱛᱟᱨᱯᱚᱨ ᱰᱮᱠᱳᱨᱮᱥᱮᱱ ᱨᱮ ᱧᱮᱞ ᱯᱮ ᱟᱨᱚ ᱚᱱᱠᱟ ᱟᱹᱰᱤ ᱟᱭᱢᱟ ᱱᱚᱣᱟᱨᱮ ᱯᱷᱮᱥᱮᱞᱤᱴᱤ ᱢᱮᱱᱟᱜᱼᱟ ᱚᱸᱰᱮ ᱥᱤᱢᱵᱚᱞ ᱠᱷᱚᱡ ᱜᱮᱵᱚᱱ ᱥᱤᱞᱮᱠᱴᱟ ᱛᱟᱨᱯᱚᱨ ᱱᱚᱣᱟ ᱠᱚᱯᱤᱭᱟᱵᱚᱱ ᱠᱚᱯᱤ ᱠᱟᱛᱮ ᱟᱵᱚ ᱡᱟᱦᱟᱱᱟᱜ ᱨᱮᱵᱚᱱ ᱯᱮᱥᱴᱟ ᱚᱱᱟ ᱧᱩᱛᱩᱢ ᱡᱟᱦᱟᱸ ᱯᱷᱨᱤ ᱯᱷᱟᱭᱟᱨ ᱨᱮ ᱧᱩᱛᱩᱢ ᱵᱚᱱ ᱮᱢᱟ ᱚᱸᱰᱮ ᱵᱚᱱ ᱯᱮᱥᱴ ᱫᱟᱲᱮᱭᱟᱜᱼᱟ ᱟᱨ ᱵᱟᱠᱷᱟᱡ ᱢᱮᱥᱮᱡᱽ ᱨᱮ ᱟᱨ ᱢᱤᱫ ᱫᱷᱟᱣ ᱯᱮᱥᱴ ᱠᱟᱛᱮ ᱟᱨᱚ ᱥᱟᱡᱟᱣ ᱠᱟᱛᱮ ᱚᱱᱟ ᱵᱚᱱ ᱞᱟᱜᱟᱣ ᱫᱟᱲᱮᱭᱟᱜᱼᱟ ᱧᱮᱞ ᱫᱟᱯᱮ ᱟᱹᱰᱤ ᱟᱭᱢᱟ ᱜᱮ ᱢᱮᱱᱟᱜᱼᱟ ᱟᱯᱮ ᱪᱮᱠ ᱯᱮ ᱟᱨ ᱱᱚᱣᱟ ᱮᱯᱥ ᱨᱮᱱᱟᱜ ᱞᱤᱝᱠ ᱰᱤᱥᱠᱨᱤᱯᱥᱮᱱ ᱨᱮ ᱛᱟᱦᱮᱱᱟ ᱟᱨ ᱟᱨ ᱢᱤᱫᱴᱮᱱ ᱠᱤᱵᱳᱨᱰ ᱤᱧ ᱩᱫᱩᱜ ᱟᱯᱮ ᱠᱟᱱᱟ ᱪᱮᱱᱫᱮᱧ ᱠᱤᱵᱳᱨᱰ ᱪᱮᱫ ᱞᱮᱠᱟ ᱚᱱᱟ ᱢᱚᱡᱽ ᱚᱱᱟ ᱨᱮᱱᱟᱜ ᱠᱤᱵᱳᱨᱰ ᱨᱮᱱᱟᱜ ᱦᱚᱸ ᱞᱤᱝᱠ ᱰᱤᱥᱠᱨᱤᱯᱥᱚᱱ ᱨᱮ ᱛᱟᱦᱮᱱᱟ ᱧᱮᱞ ᱯᱮ ᱪᱮᱫ ᱞᱮᱠᱟ ᱚᱞᱚᱜᱼᱟ ᱪᱚᱴ ᱥᱮᱫ ᱠᱟᱴᱟ ᱠᱟᱛᱮ ᱚᱞᱚᱜ ᱠᱟᱱᱟ ᱛᱟᱨᱯᱚᱨ ᱟᱨ ᱢᱤᱫᱴᱮᱱ ᱤᱧ ᱩᱫᱩᱜ ᱟᱯᱮ ᱠᱟᱱᱟ ᱩᱠᱟᱹᱭᱮᱱᱟ ᱱᱚᱣᱟ ᱠᱤᱵᱳᱨᱰ ᱨᱮᱦᱚᱸ ᱥᱴᱟᱭᱤᱞ ᱥᱴᱟᱭᱤᱞ ᱢᱮᱱᱟᱜᱼᱟ ᱰᱤᱥᱠᱨᱤᱯᱥᱚᱱ ᱨᱮᱯᱮ ᱧᱟᱢᱟ ᱱᱚᱣᱟ ᱨᱮᱱᱟᱜ ᱞᱤᱝᱠ ᱫᱚ ᱢᱚᱴᱟᱜᱮ ᱥᱴᱟᱭᱤᱞ ᱥᱴᱟᱭᱤᱞ ᱟᱹᱰᱤ ᱟᱭᱢᱟ ᱜᱮ ᱢᱮᱱᱟᱜᱼᱟ ᱱᱚᱣᱟ ᱨᱮᱱᱟᱜ ᱦᱚᱸ ᱱᱚᱣᱟ ᱠᱤᱵᱳᱨᱰ ᱱᱚᱣᱟ ᱫᱚ ᱠᱤᱵᱳᱨᱰ ᱛᱮᱜᱮ ᱱᱚᱝᱠᱟ ᱧᱩᱛᱩᱢ ᱚᱞᱚᱠᱚᱜᱼᱟ ᱛᱚ ᱵᱷᱤᱰᱤᱭᱳ ᱦᱩᱭᱱᱟ ᱛᱤᱱ ᱢᱤᱱᱤᱴ ᱵᱟᱹᱧ ᱪᱟᱞᱟᱜᱼᱟ ᱤᱧᱫᱚ ᱵᱷᱤᱰᱤᱭᱳ ᱫᱚ ᱱᱚᱰᱮᱜᱤᱧ ᱢᱩᱪᱟᱹᱫ ᱮᱫᱟ ᱡᱟᱹᱱᱤᱡ ᱠᱷᱟᱱ ᱯᱮ ᱠᱩᱥᱤᱭᱟᱫᱟ ᱚᱱᱟ ᱦᱚᱸ ᱠᱚᱢᱮᱱᱴ ᱨᱮ ᱞᱟᱹᱭ ᱵᱟᱲᱟᱭ ᱯᱮ